2023 ᱥᱟᱞ ᱨᱮ ᱵᱷᱤᱴᱢᱮᱴ ᱛᱟᱞᱟᱛᱮ ᱯᱷᱮᱥᱵᱩᱠ ᱨᱤᱞ ᱵᱷᱤᱰᱤᱭᱳ ᱥᱮ ᱯᱷᱮᱥᱵᱩᱠ ᱵᱷᱤᱰᱤᱭᱳ ᱪᱮᱫ ᱞᱮᱠᱟ ᱠᱟᱛᱮ ᱵᱚᱱ ᱰᱟᱣᱩᱱᱞᱳᱰᱟ ᱚᱱᱟ ᱠᱷᱟᱹᱛᱤᱨ ᱛᱮ ᱯᱩᱭᱞᱩ ᱨᱮ ᱟᱵᱚ ᱯᱷᱮᱥᱵᱩᱠ ᱳᱯᱮᱱ ᱞᱟᱜᱟᱣ ᱵᱚᱱᱟ ᱰᱮᱴᱟ ᱠᱚ ᱚᱱ ᱠᱟᱛᱮ ᱯᱷᱮᱥᱵᱩᱠ ᱤᱧ ᱳᱯᱮᱱ ᱠᱮᱫᱟ ᱱᱤᱝᱠᱟ ᱤᱱᱴᱟᱨᱯᱷᱮᱥ ᱦᱤᱡᱩᱜᱼᱟ ᱯᱩᱭᱞᱩ ᱨᱮ ᱛᱚ ᱟᱵᱚ ᱨᱤᱞ ᱵᱷᱤᱰᱤᱭᱳ ᱵᱚᱱ ᱰᱟᱣᱩᱱᱞᱳᱰᱟ ᱚᱱᱟ ᱠᱷᱟᱹᱛᱤᱨ ᱛᱮ ᱟᱵᱚ ᱨᱤᱞ ᱥᱮᱠᱥᱚᱱ ᱨᱮ ᱚᱸᱰᱮ ᱛᱮᱵᱚᱱ ᱚᱸᱰᱮ ᱨᱤᱞ ᱨᱮᱵᱚᱱ ᱠᱞᱤᱠᱟ ᱠᱞᱤᱠ ᱦᱩᱭ ᱞᱮᱱᱠᱷᱟᱱ ᱟᱵᱚᱣᱟᱜ ᱵᱷᱤᱰᱤᱭᱳ ᱦᱤᱡᱩᱜᱼᱟ ᱨᱤᱞ ᱵᱷᱤᱰᱤᱭᱳ ᱛᱚ ᱢᱤᱫᱴᱮᱡ ᱵᱚᱱ ᱳᱯᱮᱱᱟ ᱡᱟᱦᱟᱸᱴᱟᱜ ᱜᱮ ᱛᱚ ᱢᱤᱫᱴᱮᱱ ᱳᱯᱮᱱ ᱠᱮᱫᱟ ᱛᱚ ᱵᱷᱚᱞᱤᱭᱟᱢᱤᱧ ᱢᱟᱭᱱᱟᱥ ᱠᱟᱫᱟ ᱛᱚ ᱱᱤᱛᱚᱜ ᱰᱟᱣᱩᱱᱞᱳᱰ ᱞᱟᱹᱜᱤᱫ ᱪᱮᱫ ᱪᱤᱠᱟᱹ ᱞᱟᱜᱟᱣ ᱵᱚᱱᱟ ᱚᱱᱟ ᱜᱮᱵᱚᱱ ᱧᱮᱞᱟ ᱛᱚ ᱞᱟᱛᱟᱨ ᱡᱚᱡᱚᱢ ᱠᱩᱱ ᱨᱮ ᱧᱮᱞ ᱯᱮ ᱯᱮᱭᱟ ᱰᱚᱴ ᱢᱮᱱᱟᱜᱼᱟ ᱚᱱᱟ ᱨᱮᱵᱚᱱ ᱠᱞᱤᱠᱟ ᱛᱟᱨᱯᱚᱨ ᱠᱚᱯᱤ ᱞᱤᱝᱠ ᱨᱮ ᱠᱞᱤᱠ ᱞᱟᱜᱟᱣ ᱵᱚᱱᱟ ᱠᱚᱯᱤ ᱞᱤᱝᱠ ᱨᱮ ᱠᱞᱤᱠ ᱦᱩᱭ ᱞᱮᱱᱠᱷᱟᱱ ᱟᱵᱚᱣᱟᱜ ᱞᱤᱝᱠ ᱠᱚᱯᱤᱭᱮᱱ ᱜᱮ ᱛᱚ ᱦᱳᱢ ᱵᱟᱴᱚᱱ ᱨᱮ ᱠᱞᱤᱠ ᱠᱟᱛᱮᱫ ᱟᱵᱚ ᱱᱤᱛᱚᱜ

ᱢᱚᱱ ᱞᱤᱧ ᱛᱷᱤᱨᱟ ᱛᱚᱵᱮ ᱠᱷᱟᱡ ᱜᱮ ᱯᱮᱥᱴ ᱚᱴᱳᱯᱷᱤᱞ ᱯᱷᱨᱤᱠᱩᱭᱮᱱᱥᱤ ᱯᱷᱨᱮᱡᱽ ᱱᱚᱣᱟ ᱠᱚ ᱚᱯᱥᱚᱱ ᱦᱤᱡᱩᱜᱼᱟ ᱛᱚ ᱯᱮᱥᱴ ᱨᱮᱵᱚᱱ ᱠᱞᱤᱠᱟ ᱛᱚ ᱞᱤᱧ ᱛᱷᱤᱨ ᱠᱤᱫᱟᱹᱧ ᱟᱨ ᱯᱮᱥᱴ ᱨᱮᱵᱚᱱ ᱠᱞᱤᱠᱟ ᱛᱟᱨᱯᱚᱨ ᱜᱳ ᱨᱮᱵᱚᱱ ᱠᱞᱤᱠᱟ ᱡᱚᱡᱚᱢ ᱨᱮ ᱡᱟᱦᱟᱸ ᱠᱚ ᱜᱳ ᱚᱞ ᱢᱮᱱᱟᱜᱼᱟ ᱚᱸᱰᱮ ᱵᱚᱱ ᱠᱞᱤᱠᱟ ᱠᱞᱤᱠ ᱞᱮᱠᱷᱟᱡ ᱜᱮ ᱟᱵᱚᱣᱟᱜ ᱵᱷᱤᱰᱤᱭᱳ ᱨᱮᱱᱟᱜ ᱡᱟᱦᱟᱸ ᱰᱟᱣᱩᱱᱞᱳᱰ ᱚᱯᱥᱚᱱ ᱚᱱᱟ ᱦᱮᱡ ᱟᱵᱚᱱᱟ ᱛᱚ ᱟᱵᱚ ᱡᱩᱫᱤ ᱰᱟᱣᱩᱱᱞᱳᱰ ᱚᱯᱥᱚᱱ ᱛᱟᱵᱚᱱ ᱱᱚᱜᱼᱚᱭ ᱱᱚᱸᱰᱮ ᱢᱮᱱᱟᱜᱼᱟ ᱱᱚᱸᱰᱮ ᱱᱚᱸᱰᱮ ᱡᱩᱫᱤ ᱵᱚᱱ ᱠᱞᱤᱠᱟ ᱟᱵᱚ ᱠᱞᱤᱠ ᱞᱮᱠᱷᱟᱡ ᱠᱚᱢᱮᱱᱴ ᱥᱮᱠᱥᱮᱱ ᱨᱮᱵᱚᱱ ᱪᱟᱞᱟᱜ ᱠᱟᱱᱟ ᱛᱚ ᱪᱮᱫ ᱞᱮᱠᱟ ᱠᱟᱛᱮ ᱱᱚᱣᱟ ᱵᱚᱱ ᱰᱟᱣᱩᱱᱞᱳᱰᱟ ᱚᱱᱟᱜᱮ ᱱᱚᱣᱟ ᱵᱷᱤᱰᱤᱭᱳ ᱨᱮᱱᱟᱜ ᱟᱥᱚᱞ ᱩᱫᱽᱫᱮᱥᱥᱚ ᱫᱚ ᱛᱚ ᱟᱵᱚ ᱚᱸᱰᱮ ᱫᱚ ᱮᱠᱴᱩᱠᱩ ᱚᱱᱟ ᱠᱷᱚᱡ ᱡᱚᱡᱚᱢ ᱨᱮᱵᱚᱱ ᱠᱞᱤᱠᱟ ᱚᱱᱟ ᱥᱠᱨᱤᱱ ᱫᱷᱟᱨᱮ ᱱᱚᱜ ᱥᱮᱫ ᱨᱮ ᱚᱱᱟ ᱠᱷᱚᱡ ᱡᱚᱡᱚᱢ ᱱᱚᱜ ᱨᱮ ᱛᱚ ᱡᱚᱡᱚᱢ ᱨᱮ ᱡᱩᱫᱤᱧ ᱠᱞᱤᱠ ᱠᱮᱫᱟ ᱧᱮᱞ ᱫᱟᱯᱮ ᱚᱯᱥᱮᱱ ᱦᱮᱡ ᱮᱱᱟ ᱛᱚ ᱚᱠᱟ ᱠᱳᱣᱟᱞᱤᱴᱤ ᱨᱮᱱᱟᱜ ᱰᱟᱣᱩᱱᱞᱳᱰ ᱥᱟᱱᱟ ᱵᱚᱱᱟ ᱚᱱᱟ ᱚᱯᱥᱮᱱ ᱨᱮᱵᱚᱱ ᱠᱞᱤᱠᱟ ᱥᱟᱛᱥᱚ ᱠᱩᱲᱤ ᱯᱤᱠᱥᱮᱞ ᱨᱮᱱᱟᱜ ᱡᱩᱫᱤ ᱚᱱᱟ ᱨᱮᱵᱚᱱ ᱠᱞᱤᱠᱟ ᱚᱰᱤᱭᱳ ᱡᱩᱫᱤ ᱚᱰᱤᱭᱳ ᱨᱮ ᱛᱟᱨᱯᱚᱨ ᱞᱟᱛᱟᱨ ᱨᱮ ᱡᱟᱦᱟᱸ ᱰᱟᱣᱩᱱᱞᱳᱰ ᱚᱞ ᱢᱮᱱᱟᱜᱼᱟ ᱚᱸᱰᱮ ᱵᱚᱱ ᱠᱞᱤᱠᱟ ᱛᱚ ᱤᱧ ᱫᱚ ᱵᱟᱹᱧ ᱰᱟᱣᱩᱱᱞᱳᱰ ᱮᱫᱟ ᱱᱚᱝᱠᱟ ᱠᱟᱛᱮ ᱟᱵᱚ ᱱᱟᱣᱟ ᱛᱮ ᱫᱩ ᱦᱟᱡᱟᱨ ᱛᱮᱭᱤᱥ ᱨᱮ ᱵᱤᱴᱢᱮᱴ ᱛᱟᱞᱟᱛᱮ ᱯᱷᱮᱥᱵᱩᱠ ᱨᱤᱞ ᱵᱷᱤᱰᱤᱭᱳ ᱥᱮ ᱯᱷᱮᱥᱵᱩᱠ ᱵᱷᱤᱰᱤᱭᱳ ᱵᱚᱱ ᱰᱟᱣᱩᱱᱞᱳᱰ ᱫᱟᱲᱮᱭᱟᱜᱼᱟ ᱛᱟᱦᱚᱞᱮ ᱱᱚᱣᱟ ᱜᱮ ᱛᱟᱦᱮᱸ ᱠᱟᱱᱟ ᱱᱚᱣᱟ ᱵᱷᱤᱰᱤᱭᱳ ᱫᱚ ᱱᱚᱝᱠᱟᱱ ᱵᱷᱤᱰᱤᱭᱳ ᱧᱟᱢ ᱞᱟᱹᱜᱤᱫ ᱛᱮ ᱤᱭᱩᱴᱤᱭᱩᱵᱽ ᱪᱮᱱᱮᱞ ᱵᱮᱥᱨᱟ ᱴᱮᱠᱱᱤᱠᱮᱞ ᱟᱨ ᱯᱷᱮᱥᱵᱩᱠ ᱡᱩᱫᱤ ᱯᱮ ᱧᱮᱞ ᱮᱫᱟ ᱛᱟᱦᱚᱞᱮ ᱥᱩᱫᱚᱨᱥᱚᱱ ᱵᱮᱥᱨᱟ ᱨᱮ ᱞᱟᱭᱤᱠ ᱠᱟᱛᱮ ᱫᱚᱦᱚ ᱠᱟᱜ ᱯᱮ ᱢᱟ ᱛᱟᱦᱚᱞᱮ ᱡᱚᱦᱟᱨ ᱜᱮ ᱱᱚᱸᱰᱮ ᱜᱮ ᱵᱷᱤᱰᱤᱭᱳ ᱫᱚᱧ ᱢᱩᱪᱟᱹᱫ ᱠᱮᱫᱟ